ᱧᱮᱞ ᱧᱟᱢᱮᱫ ᱟᱵᱚᱱ ᱢᱤᱫᱴᱟᱝ ᱵᱞᱚᱜ ᱵᱷᱤᱰᱤᱭᱳ ᱛᱮᱦᱮᱧ ᱫᱚ ᱢᱤᱫᱴᱟᱝ ᱡᱤᱱᱤᱥ ᱤᱧ ᱫᱮᱠᱷᱟᱣ ᱟᱵᱚᱱ ᱠᱟᱱᱟ ᱚᱠᱟᱴᱟᱜ ᱫᱚ ᱧᱮᱞ ᱞᱮᱠᱷᱟᱱ ᱟᱹᱰᱤ ᱦᱟᱦᱟᱲᱟ ᱜᱮ ᱛᱚ ᱱᱮᱦᱟᱵᱤᱡ ᱵᱚᱱ ᱵᱟᱰᱟᱭᱟ ᱱᱚᱣᱟ ᱡᱤᱱᱤᱥ ᱫᱚ ᱞᱟᱛᱟᱨ ᱨᱮᱜᱮ ᱡᱚᱜᱼᱟ ᱢᱤᱫᱴᱟᱝ ᱱᱟᱹᱲᱤ ᱨᱮ ᱡᱚᱜᱼᱟ ᱠᱤᱱᱛᱩ ᱢᱮᱱᱠᱷᱟᱱ ᱱᱚᱣᱟ ᱡᱤᱱᱤᱥᱴᱟᱜ ᱠᱷᱩᱵ ᱟᱥᱪᱚᱨᱡᱚ ᱨᱮᱱᱟᱜ ᱵᱤᱥᱚᱭ ᱫᱚ ᱱᱚᱣᱟ ᱠᱟᱱᱟ ᱡᱮ ᱱᱚᱣᱟ ᱫᱚ ᱪᱮᱛᱟᱱ ᱨᱮ ᱵᱤᱧ ᱫᱮᱠᱷᱟᱣ ᱟᱵᱚᱱᱟ ᱮᱵᱚᱝ ᱚᱱᱟ ᱫᱚ ᱫᱟᱨᱮ ᱪᱮᱛᱟᱱ ᱨᱮ ᱜᱮᱥ ᱫᱟᱲᱮᱭᱟᱜ ᱠᱟᱱᱟ ᱯᱮ ᱡᱟᱦᱟᱱᱟᱜ ᱤᱧ ᱫᱮᱠᱷᱟᱣ ᱵᱚᱱ ᱞᱟᱹᱜᱤᱫ ᱚᱱᱟ ᱫᱚ ᱠᱟᱹᱴᱤᱡ ᱯᱮ ᱜᱮᱥ ᱫᱟᱲᱮᱭᱟᱜ ᱠᱟᱱᱟ ᱥᱮ ᱵᱟᱝᱟ ᱛᱚᱵᱮ ᱤᱧ ᱟᱥᱟᱭᱮᱫ ᱠᱟᱱᱟᱹᱧ ᱟᱯᱮ ᱚᱱᱟ ᱡᱤᱱᱤᱥ ᱫᱚᱧ ᱫᱮᱠᱷᱟᱣ ᱟᱵᱚᱱᱟ ᱛᱚ ᱛᱷᱟᱢᱱᱮᱞ ᱨᱮᱯᱮ ᱧᱮᱞ ᱟᱠᱟᱫ ᱛᱟᱵᱚᱱᱟ ᱞᱟᱛᱟᱨ ᱨᱮᱱᱟᱜ ᱡᱤᱱᱤᱥ ᱪᱤᱠᱟᱹᱛᱮ ᱪᱮᱛᱟᱱ ᱨᱮ ᱢᱮᱱᱟᱜᱼᱟ ᱦᱮᱸ ᱱᱚᱣᱟ ᱟᱵᱚ ᱟᱲᱮᱯᱟᱥᱮ ᱨᱮᱱᱟᱜ ᱱᱚᱣᱟ ᱯᱨᱚᱠᱨᱤᱛᱤ ᱨᱮᱱᱟᱜ ᱡᱟᱦᱟᱸ ᱫᱟᱱ ᱠᱚ ᱡᱟᱦᱟᱸᱴᱟᱜ ᱥᱤᱨᱡᱚᱱ ᱢᱮᱱᱟᱜ ᱟᱠᱟᱫᱼᱟ ᱚᱱᱟ ᱢᱩᱫᱽᱨᱮ ᱱᱚᱣᱟ ᱫᱚ ᱢᱤᱫ ᱠᱟᱹᱴᱤᱡ ᱦᱟᱦᱟᱲᱟ ᱨᱮᱱᱟᱜ ᱡᱤᱱᱤᱥ ᱠᱟᱱ ᱜᱮᱭᱟ ᱡᱟᱦᱟᱸᱴᱟᱜ ᱫᱚ ᱱᱟᱹᱲᱤ ᱨᱮ ᱡᱚᱜ ᱠᱟᱛᱷᱟ ᱚᱱᱟ ᱫᱚ ᱫᱟᱨᱮ ᱨᱮ ᱡᱚᱜ ᱠᱟᱱᱟ ᱡᱟᱦᱟᱸᱴᱟᱜ ᱫᱚ ᱱᱟᱹᱲᱤ ᱨᱮ ᱡᱚᱜ ᱠᱟᱱᱟ ᱚᱱᱟ ᱫᱚ ᱫᱟᱨᱮ ᱨᱮ ᱡᱚᱜ ᱠᱟᱱᱟ ᱛᱮᱦᱮᱧ ᱫᱚᱧ ᱫᱮᱠᱷᱟᱣ ᱟᱵᱚᱱᱟ ᱟᱫᱚ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱱᱚᱣᱟ ᱵᱞᱚᱜ ᱵᱷᱤᱰᱤᱭᱳ ᱨᱮ ᱪᱮᱫᱟᱜ ᱵᱟᱝᱢᱟ ᱛᱮᱦᱮᱧᱟᱜ ᱵᱞᱚᱜ ᱵᱷᱤᱰᱤᱭᱳ ᱫᱚ ᱟᱹᱰᱤ ᱥᱯᱮᱥᱟᱞ ᱦᱩᱭᱩᱜ ᱠᱟᱱᱟ ᱱᱮ ᱦᱟᱹᱵᱤᱡ ᱟᱯᱮ ᱫᱚ ᱟᱫᱚ ᱱᱤᱛᱚᱜ ᱫᱚ ᱚᱱᱟ ᱡᱟᱭᱜᱟ ᱨᱮᱜᱮ ᱵᱚᱱ ᱪᱟᱞᱟᱜᱼᱟ ᱪᱟᱞᱟᱜ ᱞᱟᱦᱟᱨᱮ ᱢᱤᱫᱴᱟᱝ ᱠᱟᱛᱷᱟ ᱢᱮᱱᱟᱜ ᱟᱠᱟᱫᱟ ᱟᱯᱮ ᱫᱚ ᱢᱩᱪᱟᱹᱫ ᱫᱷᱟᱹᱨᱤᱡ ᱛᱟᱦᱮᱱ ᱛᱟᱵᱚᱱ ᱯᱮ ᱛᱟᱦᱚᱞᱮ ᱚᱱᱟ ᱵᱞᱚᱜ ᱵᱷᱤᱰᱤᱭᱳ ᱨᱮᱱᱟᱜ ᱥᱟᱱᱟᱢ ᱡᱤᱱᱤᱥ ᱟᱯᱮ ᱫᱚᱵᱚᱱ ᱵᱟᱰᱟᱭ ᱧᱟᱢᱟ ᱢᱟ ᱛᱟᱦᱚᱞᱮ ᱛᱟᱦᱮᱱ ᱯᱮ ᱱᱚᱣᱟ ᱪᱮᱱᱮᱞ ᱨᱮ ᱤᱧᱜᱮ ᱵᱞᱚᱜᱟᱨ ᱚᱡᱤᱛ ᱥᱮᱵᱷᱮᱱᱴᱤ ᱥᱮᱵᱷᱮᱱ ᱱᱚᱜᱼᱚᱭ ᱱᱚᱛᱮ ᱨᱮᱜᱮ ᱵᱚᱱ ᱧᱮᱞᱟ ᱚᱱᱟ ᱡᱤᱱᱤᱥ ᱫᱚ ᱢᱮᱱᱟᱜ ᱟᱠᱟᱫᱼᱟ ᱛᱚ ᱜᱮᱥ ᱫᱟᱲᱮᱭᱟᱜ ᱠᱟᱱᱟ ᱯᱮ ᱱᱚᱣᱟ ᱡᱤᱱᱤᱥ ᱫᱚ ᱪᱮᱫ ᱛᱚ ᱢᱩᱪᱟᱹᱫ ᱨᱤᱧ ᱞᱟᱹᱭᱟ ᱯᱮᱭᱟ ᱡᱤᱱᱤᱥᱴᱟᱜ ᱫᱚ ᱪᱮᱫ ᱠᱟᱱᱟ ᱛᱚ ᱱᱚᱣᱟ ᱡᱟᱦᱟᱸᱭ ᱠᱚ ᱵᱟᱯᱮ ᱧᱮᱞ ᱟᱠᱟᱫ ᱠᱷᱟᱱ ᱫᱚ ᱱᱚᱣᱟ ᱵᱷᱤᱰᱤᱭᱳ ᱨᱮ ᱧᱮᱞ ᱯᱮ ᱟᱨ ᱠᱷᱩᱵ ᱥᱯᱮᱥᱟᱞ ᱦᱩᱭᱩᱜ ᱠᱟᱱᱟ ᱱᱚᱣᱟ ᱵᱞᱚᱜ ᱵᱷᱤᱰᱤᱭᱳ ᱪᱮᱫᱟᱜ ᱵᱟᱝᱢᱟ ᱱᱟᱹᱲᱤ ᱨᱮᱱᱟᱜ ᱡᱤᱱᱤᱥ ᱡᱟᱦᱟᱸᱴᱟᱜ ᱡᱚᱜ ᱠᱟᱛᱷᱟ ᱚᱱᱟ ᱫᱚ ᱡᱚᱜ ᱠᱟᱱᱟ ᱪᱮᱫ ᱨᱮ ᱫᱟᱨᱮ ᱨᱮ ᱢᱟ ᱛᱟᱦᱚᱞᱮ ᱛᱟᱦᱮᱱ ᱛᱟᱵᱚᱱ ᱯᱮ ᱱᱚᱣᱟ ᱵᱞᱚᱜ ᱵᱷᱤᱰᱤᱭᱳ ᱨᱮ ᱵᱟᱜᱟᱱ ᱢᱟ ᱟᱹᱰᱤ ᱵᱩᱨᱟ ᱫᱟᱨᱮ ᱠᱚ ᱢᱮᱱᱟᱜᱼᱟ ᱚᱱᱟ ᱢᱩᱫᱽᱨᱮ ᱱᱚᱣᱟ ᱫᱟᱨᱮ ᱫᱚ ᱟᱹᱰᱤ ᱥᱯᱮᱥᱟᱞ ᱠᱟᱱᱟ ᱪᱮᱫᱟᱜ ᱵᱟᱝᱢᱟ ᱱᱚᱣᱟ ᱫᱟᱨᱮ ᱫᱚ ᱥᱟᱫᱷᱟᱨᱚᱱᱛᱚ ᱦᱟᱸᱰᱮ ᱱᱟᱰᱮ ᱫᱚ ᱵᱟᱝ ᱧᱮᱞ ᱧᱟᱢᱚᱜᱼᱟ ᱚᱠᱟ ᱡᱟᱭᱜᱟ ᱨᱮ ᱞᱟᱦᱟ ᱯᱟᱹᱦᱤᱞ ᱠᱷᱚᱱ ᱠᱚ ᱞᱟᱜᱟᱣ ᱫᱚᱦᱚ ᱞᱮᱫᱼᱟ ᱦᱟᱯᱲᱟᱢ ᱠᱚ ᱥᱮ ᱟᱵᱚᱨᱮᱱ ᱢᱟᱨᱮ ᱦᱚᱲ ᱠᱚ ᱚᱱᱟ ᱡᱟᱭᱜᱟ ᱨᱮᱜᱮ ᱱᱚᱣᱟ ᱫᱟᱨᱮ ᱫᱚ ᱧᱮᱞ ᱧᱟᱢ ᱠᱚᱜᱼᱟ ᱟᱫᱚ ᱵᱤᱥᱮᱥ ᱠᱟᱭᱛᱮ ᱡᱟᱦᱟᱸ ᱴᱩᱠᱩ ᱵᱟᱲᱟᱭ ᱢᱮᱱᱟᱜᱼᱟ ᱦᱟᱱᱛᱮ ᱱᱟᱹᱭ ᱯᱟᱨᱚᱢ ᱥᱮᱫ ᱨᱮ ᱢᱤᱫᱴᱤᱡ ᱵᱟᱨᱭᱟ ᱫᱟᱨᱮ ᱢᱮᱱᱟᱜᱼᱟ ᱟᱨ ᱱᱚᱛᱮ ᱵᱮᱝᱜᱚᱞ ᱫᱤᱥᱚᱢ ᱨᱮᱦᱚᱸ ᱢᱤᱫᱴᱤᱡ ᱵᱟᱨᱭᱟ ᱡᱟᱦᱟᱸ ᱨᱮ ᱱᱚᱡᱚᱨ ᱯᱟᱲᱟᱣ ᱠᱟᱱᱟ ᱟᱫᱚ ᱚᱱᱟ ᱱᱚᱡᱚᱨᱮ ᱯᱟᱲᱟᱣ ᱟᱠᱟᱱ ᱫᱟᱨᱮ ᱠᱷᱚᱱ ᱜᱮ ᱤᱧ ᱫᱚ ᱱᱚᱣᱟ ᱫᱟᱨᱮ ᱟᱯᱮ ᱥᱟᱱᱟᱢ ᱠᱚ ᱥᱟᱢᱟᱝ ᱨᱮᱧ ᱥᱟᱢᱟᱝ ᱮᱫᱟ ᱪᱮᱫᱟᱜ ᱥᱮ ᱱᱚᱣᱟ ᱫᱟᱨᱮ ᱨᱮᱱᱟᱜ ᱦᱟᱸᱰᱮ ᱱᱟᱰᱮ ᱫᱚ ᱵᱟᱝ ᱧᱮᱞ ᱧᱟᱢᱚᱜ ᱛᱮ ᱱᱚᱣᱟ ᱵᱷᱤᱰᱤᱭᱳ ᱨᱮᱫᱚᱧ ᱟᱹᱜᱩ ᱠᱮᱜᱼᱟ ᱡᱩᱫᱤ ᱱᱚᱣᱟ ᱵᱷᱤᱰᱤᱭᱳ ᱧᱮᱞ ᱠᱟᱛᱮ ᱟᱯᱮ ᱱᱟᱥᱮᱱᱟᱜ ᱨᱟᱹᱥᱠᱟᱹ ᱯᱮ ᱵᱩᱡᱷᱟᱹᱣ ᱠᱷᱟᱱ ᱫᱚ ᱛᱟᱦᱞᱮ ᱱᱚᱣᱟ ᱵᱷᱤᱰᱤᱭᱳ ᱮᱢ ᱨᱮᱱᱟᱜ ᱱᱚᱣᱟ ᱡᱚᱛᱷᱟᱛ ᱜᱮ ᱢᱚᱱᱮᱜᱼᱟ ᱱᱤᱛ ᱫᱚᱵᱚᱱ ᱥᱮᱴᱮᱨ ᱜᱚᱫ ᱟᱠᱟᱜᱼᱟ ᱚᱱᱟ ᱫᱟᱨᱮ ᱧᱮᱞ ᱛᱟᱵᱚᱱ ᱯᱮ ᱞᱟᱛᱟᱨ ᱠᱷᱚᱱ ᱱᱚᱜᱼᱚ ᱱᱚᱝᱠᱟ ᱢᱚᱴᱟᱣᱟ ᱟᱨ ᱚᱱᱟ ᱫᱚ ᱱᱚᱜᱼᱚ ᱱᱚᱝᱠᱟ ᱥᱟᱠᱟᱢ ᱦᱩᱭᱩᱜᱼᱟ ᱠᱟᱹᱴᱤᱡ ᱥᱮᱬᱟ ᱥᱟᱠᱟᱢ ᱢᱮᱱᱠᱷᱟᱱ ᱱᱟᱥᱮᱱᱟᱜ ᱵᱷᱮᱜᱟᱨ ᱧᱚᱜ ᱱᱚᱝᱠᱟ ᱵᱟᱲᱮ ᱥᱟᱠᱟᱢ ᱞᱮᱠᱟ ᱠᱚᱫᱚ ᱵᱟᱝᱟ ᱟᱨ ᱠᱟᱹᱴᱤᱡ ᱵᱷᱮᱜᱟᱨ ᱧᱚᱜ ᱥᱟᱠᱟᱢ ᱛᱚ ᱱᱚᱣᱟ ᱨᱮᱜᱮ ᱢᱟ ᱱᱤᱛᱚᱜ ᱫᱚ ᱥᱮᱴᱮᱨ ᱜᱚᱫ ᱟᱠᱟᱱᱟ ᱱᱚᱣᱟ ᱦᱩᱭᱩᱜ ᱠᱟᱱᱟ ᱞᱟᱹᱭ ᱠᱮᱭᱟ ᱯᱮ ᱪᱮᱫ ᱠᱟᱱᱟ ᱟᱹᱰᱤ ᱥᱟᱥᱯᱮᱱᱥ ᱟᱹᱰᱤ ᱟᱯᱮ ᱥᱟᱢᱟᱝ ᱨᱮ ᱟᱹᱜᱩᱭᱮᱫᱟ ᱥᱟᱥᱯᱮᱱᱥ ᱮᱭ ᱠᱟᱨᱚᱱ ᱛᱮ ᱱᱚᱣᱟ ᱫᱟᱨᱮ ᱡᱟᱦᱟᱸᱭ ᱠᱚᱯᱮ ᱜᱮᱥ ᱧᱟᱢ ᱟᱠᱟᱫ ᱠᱷᱟᱱ ᱫᱚ ᱠᱚᱢᱮᱱᱴ ᱛᱟᱵᱚᱱ ᱯᱮ ᱟᱨ ᱡᱟᱦᱟᱸᱭ ᱡᱩᱫᱤ ᱵᱟᱯᱮ ᱜᱮᱥ ᱧᱟᱢ ᱟᱠᱟᱫ ᱠᱷᱟᱱ ᱫᱚ ᱛᱟᱦᱞᱮ ᱱᱚᱣᱟ ᱢᱩᱪᱟᱹᱫ ᱫᱷᱟᱹᱨᱤᱡ ᱱᱚᱣᱟ ᱵᱷᱤᱰᱤᱭᱳ ᱧᱮᱞ ᱠᱟᱛᱮ ᱢᱤᱞᱟᱹᱣ ᱛᱟᱵᱚᱱ ᱯᱮ ᱥᱮᱴᱮᱨ ᱜᱚᱫ ᱟᱠᱟᱫ ᱵᱚᱱ ᱚᱱᱟ ᱫᱟᱨᱮ ᱱᱤᱛ ᱫᱚ ᱚᱱᱟ ᱫᱟᱨᱮ ᱞᱟᱛᱟᱨ ᱠᱷᱚᱱ ᱪᱮᱛᱟᱱᱤᱧ ᱫᱮᱠᱷᱟᱣ ᱟᱵᱚᱱ ᱠᱟᱱᱟ ᱟᱨ ᱱᱚᱣᱟ ᱫᱟᱨᱮ ᱨᱮᱜᱮ ᱢᱮᱱᱟᱜᱼᱟ ᱚᱱᱟ ᱟᱹᱰᱤ ᱛᱟᱺᱜᱤ ᱛᱟᱲᱟᱜ ᱨᱮ ᱛᱟᱦᱮᱸ ᱠᱟᱱ ᱚᱱᱟ ᱫᱟᱨᱮ ᱨᱮᱱᱟᱜ ᱡᱚ ᱡᱟᱦᱟᱸᱴᱟᱜ ᱫᱚ ᱱᱟᱹᱲᱤ ᱨᱮ ᱫᱟᱨᱮ ᱠᱚᱜᱼᱟ ᱚᱱᱟ ᱱᱟᱹᱲᱤ ᱨᱮᱱᱟᱜ ᱡᱚ ᱟᱨ ᱢᱤᱫᱴᱟᱝ ᱫᱟᱨᱮ ᱨᱮ ᱡᱚ ᱠᱟᱱᱟ ᱛᱚᱵᱮ ᱮᱠᱤ ᱡᱟᱹᱛᱤ ᱫᱚ ᱵᱟᱝ ᱠᱟᱱ ᱨᱮᱦᱚᱸ ᱠᱟᱹᱴᱤᱡ ᱪᱩᱞᱩᱝ ᱥᱮ ᱱᱚᱜᱼᱚᱭ ᱛᱟᱨᱟ ᱞᱟᱹᱭ ᱯᱮᱥᱮ ᱪᱮᱫ ᱱᱚᱣᱟ ᱫᱚ ᱦᱩᱭᱩᱜ ᱠᱟᱱᱟ ᱦᱚᱛᱚᱫ ᱦᱚᱛᱚᱫ ᱱᱚᱜᱼᱚᱭ ᱛᱟᱨᱟ ᱦᱚᱛᱚᱫ ᱱᱚᱣᱟ ᱦᱚᱛᱚᱫ ᱫᱚ ᱧᱮᱞ ᱟᱠᱟᱫ ᱟᱵᱚᱱ ᱱᱟᱹᱲᱤ ᱨᱮ ᱟᱵᱚ ᱫᱚᱵᱚᱱ ᱪᱟᱥ ᱜᱮᱭᱟ ᱡᱚᱢ ᱟᱵᱚᱱ ᱢᱮᱱᱠᱷᱟᱱ ᱱᱚᱣᱟ ᱦᱚᱛᱚᱫ ᱫᱚ ᱫᱟᱨᱮ ᱨᱮ ᱡᱚ ᱟᱠᱟᱱᱟ ᱡᱟᱦᱟᱸᱴᱟᱜ ᱫᱚᱠᱚ ᱢᱮᱛᱟᱜ ᱠᱟᱱᱟ ᱫᱟᱨᱮ ᱦᱚᱛᱚᱫ ᱢᱟ ᱛᱟᱦᱞᱮ ᱥᱟᱥᱯᱮᱱᱥ ᱢᱟ ᱪᱟᱵᱟᱭᱮᱱ ᱛᱟᱵᱚᱱᱟ ᱱᱚᱣᱟ ᱦᱩᱭᱩᱜ ᱠᱟᱱᱟ ᱫᱟᱨᱮ ᱦᱚᱛᱚᱫ ᱱᱚᱣᱟ ᱫᱚ ᱞᱟᱛᱟᱨ ᱨᱮᱫᱚ ᱵᱟᱝ ᱡᱚᱜᱼᱟ ᱱᱚᱣᱟ ᱫᱚ ᱱᱚᱜᱼᱚ ᱱᱚᱣᱟ ᱫᱟᱨᱮ ᱨᱮᱜᱮ ᱡᱚᱜᱼᱟ ᱛᱚ ᱵᱚᱪᱷᱚᱨ ᱨᱮ ᱢᱤᱫ ᱫᱚᱢ ᱜᱮ ᱡᱚᱜᱼᱟ ᱟᱨ ᱱᱚᱣᱟ ᱫᱚ ᱵᱤᱥᱮᱥ ᱥᱤᱡᱚᱱ ᱨᱮ ᱧᱮᱞ ᱧᱟᱢᱚᱜᱼᱟ ᱱᱚᱣᱟ ᱨᱟᱵᱟᱝ ᱫᱤᱱ ᱥᱚᱢᱚᱭ ᱜᱮ ᱛᱚ ᱧᱮᱞᱟᱵᱚᱱ ᱛᱚ ᱱᱚᱣᱟ ᱫᱟᱨᱮ ᱦᱚᱛᱚᱫ ᱫᱚ ᱱᱚᱣᱟ ᱫᱟᱨᱮ ᱦᱚᱛᱚᱫ ᱫᱚ ᱵᱟᱠᱚ ᱡᱚᱢ ᱜᱮᱭᱟ ᱪᱮᱫᱟᱜ ᱵᱟᱝᱢᱟ ᱱᱚᱣᱟ ᱨᱮᱱᱟᱜ ᱵᱷᱤᱛᱤᱨ ᱫᱚ ᱠᱟᱹᱴᱤᱡ ᱥᱮᱭᱟ ᱥᱮᱭᱟ ᱵᱷᱟᱵᱽ ᱧᱮᱞᱚᱜᱼᱟ ᱚᱱᱟᱛᱮ ᱱᱚᱣᱟ ᱢᱚᱱ ᱨᱮᱜᱮ ᱠᱟᱹᱴᱤᱡ ᱩᱱᱟᱹᱜ ᱵᱮᱥ ᱵᱟᱝ ᱵᱩᱡᱷᱟᱹᱜ ᱛᱮ ᱱᱚᱣᱟ ᱦᱚᱛᱚᱫ ᱫᱚ ᱯᱟᱞᱮᱱ ᱵᱟᱠᱚ ᱡᱚᱢᱟ ᱡᱮᱛᱮ ᱫᱩᱨ ᱵᱟᱲᱟᱭ ᱢᱮᱱᱟᱜᱼᱟ ᱱᱚᱣᱟ ᱫᱟᱨᱮ ᱦᱚᱛᱚᱫ ᱫᱚ ᱧᱮᱞ ᱡᱚᱝ ᱞᱟᱹᱜᱤᱫ ᱜᱮ ᱟᱨ ᱧᱮᱞ ᱡᱚᱝ ᱠᱟᱛᱮ ᱨᱟᱹᱥᱠᱟᱹ ᱟᱨ ᱱᱚᱣᱟ ᱠᱚᱫᱚ ᱵᱞᱚᱜ ᱤᱧ ᱵᱮᱱᱟᱣᱮᱫᱟ ᱱᱚᱣᱟ ᱨᱟᱹᱥᱠᱟᱹ ᱮᱢ ᱞᱟᱹᱜᱤᱫ ᱜᱮ ᱚᱠᱟ ᱦᱚᱛᱚᱨ ᱱᱟᱹᱲᱤ ᱨᱮᱵᱚᱱ ᱧᱮᱞ ᱞᱮᱜᱼᱟ ᱚᱱᱟ ᱫᱚ ᱫᱟᱨᱮ ᱨᱤᱧ ᱫᱮᱠᱷᱟᱣᱟᱫ ᱵᱚᱱᱟ ᱢᱟ ᱛᱟᱦᱞᱮ ᱱᱚᱣᱟ ᱵᱷᱤᱰᱤᱭᱳ ᱨᱮ ᱡᱟᱦᱟᱸᱭ ᱠᱚ ᱥᱟᱱᱟᱢ ᱯᱮ ᱛᱟᱦᱮᱸ ᱠᱟᱱᱟ ᱩᱱᱠᱩ ᱞᱟᱹᱜᱤᱫ ᱫᱚ ᱟᱹᱰᱤ ᱥᱟᱭ ᱥᱟᱭ ᱥᱟᱨᱦᱟᱣ ᱛᱟᱦᱮᱸᱭᱮᱱᱟ ᱱᱚᱝᱠᱟ ᱜᱮ ᱤᱧᱟᱹᱜ ᱵᱞᱚᱜ ᱵᱷᱤᱰᱤᱭᱳ ᱨᱮ ᱛᱟᱦᱮᱱ ᱛᱟᱵᱚᱱ ᱯᱮ ᱟᱨ ᱱᱚᱣᱟ ᱵᱞᱚᱜ ᱵᱷᱤᱰᱤᱭᱳ ᱨᱮᱜᱮ ᱟᱯᱮ ᱟᱨᱚ ᱮᱢᱟᱱ ᱛᱮᱭᱟᱜ ᱠᱚᱧ ᱫᱮᱠᱷᱟᱣ ᱵᱚᱱᱟ ᱛᱟᱺᱜᱤ ᱠᱟᱜ ᱛᱟᱵᱚᱱ ᱯᱮ ᱫᱤᱱ ᱠᱮ ᱫᱤᱱ ᱵᱟᱝ ᱦᱩᱭᱩᱜ ᱠᱟᱱ ᱢᱤᱫ ᱵᱟᱨ ᱥᱤᱧ ᱫᱤᱱ ᱛᱟᱭᱚᱢ ᱠᱷᱟᱱ ᱜᱮ ᱱᱟᱣᱟ ᱱᱟᱣᱟ ᱵᱷᱤᱰᱤᱭᱳᱧ ᱟᱹᱜᱩ ᱟᱯᱮᱭᱟ ᱢᱟ ᱛᱟᱦᱞᱮ ᱟᱯᱮ ᱥᱟᱱᱟᱢ ᱠᱚ ᱱᱚᱣᱟ ᱤᱧᱟᱹᱜ ᱵᱷᱤᱰᱤᱭᱳ ᱨᱮ ᱱᱤᱛ ᱜᱷᱟᱹᱲᱤᱡ ᱛᱟᱺᱜᱤ ᱞᱟᱹᱜᱤᱫ ᱟᱹᱰᱤ ᱜᱟᱱ ᱥᱟᱨᱦᱟᱣ ᱟᱨ ᱫᱚᱨᱠᱟᱨ ᱦᱩᱭᱩᱜ ᱠᱷᱟᱱ ᱫᱚ ᱱᱚᱣᱟ ᱫᱚ ᱠᱩᱥᱤ ᱯᱮ ᱨᱟᱹᱥᱠᱟᱹ ᱯᱮ ᱵᱩᱡᱷᱟᱹᱣ ᱠᱷᱟᱱ ᱱᱚᱣᱟ ᱫᱟᱨᱮ ᱦᱚᱛᱚᱫ ᱫᱚ ᱡᱮᱦᱮᱛᱩ ᱠᱷᱩᱵ ᱡᱟᱹᱥᱛᱤ ᱫᱚ ᱵᱟᱵᱚᱱ ᱧᱮᱞ ᱟᱠᱟᱫᱼᱟ ᱚᱱᱟᱛᱮ ᱱᱚᱣᱟ ᱫᱚ ᱞᱟᱭᱤᱠ ᱛᱟᱵᱚᱱ ᱯᱮ ᱥᱮᱭᱟᱨ ᱛᱟᱵᱚᱱ ᱯᱮ ᱟᱨ ᱠᱚᱢᱮᱱᱴ ᱛᱟᱵᱚᱱ ᱯᱮ ᱟᱯᱮᱭᱟᱜ ᱠᱚᱢᱮᱱᱴ ᱟᱨ ᱥᱮᱭᱟᱨ ᱟᱨ ᱞᱟᱭᱤᱠ ᱤᱧᱟᱹᱜ ᱵᱷᱤᱰᱤᱭᱳ ᱨᱮ ᱟᱹᱰᱤ ᱜᱟᱱ ᱩᱫᱽᱜᱟᱹᱣ ᱮ ᱟᱹᱜᱩᱭᱟ ᱟᱨ ᱚᱱᱟᱛᱮ ᱱᱚᱣᱟ ᱪᱮᱱᱮᱞ ᱨᱮ ᱟᱯᱮ ᱞᱟᱹᱜᱤᱫ ᱟᱹᱰᱤ ᱱᱟᱣᱟ ᱱᱟᱣᱟ ᱵᱷᱤᱰᱤᱭᱳᱧ ᱟᱹᱜᱩᱭᱟ ᱢᱟ ᱛᱟᱦᱞᱮ ᱥᱟᱱᱟᱢ ᱠᱚᱜᱮ ᱢᱚᱡᱽ ᱛᱮ ᱛᱟᱦᱮᱱ ᱯᱮ ᱟᱨ ᱱᱮᱠᱥᱴ ᱵᱷᱤᱰᱤᱭᱳ ᱞᱟᱹᱜᱤᱫ ᱛᱟᱺᱜᱤ ᱨᱮ ᱛᱟᱦᱮᱱ ᱯᱮ ᱥᱟᱵᱥᱠᱨᱟᱭᱤᱵᱽ ᱛᱟᱵᱚᱱ ᱯᱮ ᱟᱨ ᱵᱮᱞ ᱵᱚᱴᱚᱱ ᱴᱤᱯᱟᱹᱣ ᱠᱟᱜ ᱛᱟᱵᱚᱱ ᱯᱮ ᱤᱱᱟᱹ ᱠᱷᱟᱱ ᱜᱮ ᱱᱚᱣᱟ ᱪᱮᱱᱮᱞ ᱨᱮ ᱡᱟᱦᱟᱸ ᱜᱮ ᱱᱟᱣᱟ ᱵᱷᱤᱰᱤᱭᱳ ᱦᱤᱡᱩᱜᱼᱟ ᱚᱱᱟ ᱫᱚ ᱟᱯᱮ ᱥᱟᱢᱟᱝ ᱨᱮ ᱟᱹᱰᱤ ᱢᱚᱡᱽ ᱛᱮ ᱩᱫᱩᱜ ᱥᱚᱫᱚᱨᱚᱜᱼᱟ ᱟᱯᱮ ᱥᱟᱱᱟᱢ ᱠᱚᱧ ᱞᱟᱹᱭ ᱟᱯᱮ ᱠᱟᱱᱟ ᱤᱧᱟᱹᱜ ᱵᱷᱤᱰᱤᱭᱳ ᱨᱮ ᱱᱟᱥᱮᱱᱟᱜ ᱨᱮᱦᱚᱸ ᱵᱟᱲᱟᱭ ᱡᱚᱝ ᱨᱮᱱᱟᱜ ᱠᱤᱪᱷᱩ ᱡᱤᱱᱤᱥ ᱛᱟᱦᱮᱱᱟ ᱥᱩᱫᱷᱩ ᱢᱟᱛᱨᱚ ᱮᱱᱴᱟᱨᱴᱮᱱᱢᱮᱱᱴ ᱢᱚᱛᱚ ᱫᱚ ᱵᱟᱝᱟ ᱱᱚᱣᱟ ᱨᱮ ᱱᱟᱥᱮᱱᱟᱜ ᱧᱮᱞ ᱥᱮᱬᱟ ᱱᱟᱥᱮᱱᱟᱜ ᱟᱯᱮ ᱦᱚᱸᱧ ᱵᱟᱲᱟᱭ ᱦᱚᱪᱚ ᱯᱮ ᱤᱧᱟᱹᱜ ᱵᱩᱫ ᱟᱹᱠᱤᱞ ᱨᱮ ᱡᱟᱦᱟᱸ ᱜᱮ ᱢᱮᱱᱟᱜᱼᱟ ᱡᱚᱦᱟᱨ